ᱡᱚᱛᱚ ᱠᱷᱚᱱ ᱞᱟᱦᱟᱛᱮ ᱥᱟᱱᱟᱢ ᱠᱚ ᱡᱚᱦᱟᱨ ᱜᱮ ᱤᱧ ᱜᱮ ᱠᱷᱩᱫᱤᱨᱟᱢ ᱢᱟᱱᱰᱤ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱫᱚ ᱯᱩᱠᱷᱩᱨᱤᱭᱟᱹ ᱟᱹᱛᱩ ᱛᱮ ᱦᱮᱡ ᱦᱩᱭ ᱟᱠᱟᱱᱟ ᱯᱩᱠᱷᱩᱨᱤᱭᱟᱹ ᱟᱹᱛᱩ ᱨᱮᱱᱟᱜ ᱟᱹᱰᱤ ᱱᱟᱯᱟᱭ ᱪᱮᱦᱨᱟ ᱟᱵᱚ ᱥᱟᱶᱛᱟ ᱨᱮᱱᱟᱜ ᱜᱟᱞᱢᱟᱨᱟᱣ ᱠᱚ ᱫᱚᱦᱚ ᱟᱠᱟᱫᱼᱟ ᱢᱟᱹᱡᱷᱤ ᱯᱟᱨᱜᱟᱱᱟ ᱢᱟᱦᱟᱞᱟᱱ ᱛᱮ ᱟᱨ ᱱᱤᱭᱟᱹ ᱥᱟᱭ ᱯᱩᱲᱥᱤ ᱨᱮᱱ ᱢᱟᱹᱡᱷᱤ ᱵᱟᱵᱟ ᱠᱚ ᱜᱚᱰᱮᱛ ᱵᱟᱵᱟ ᱠᱚ ᱯᱟᱨᱟᱱᱤᱠ ᱵᱟᱵᱟ ᱠᱚᱠᱚ ᱥᱮᱴᱮᱨ ᱟᱠᱟᱱᱟ ᱱᱚᱰᱮ ᱱᱮᱣᱛᱟ ᱟᱠᱟᱫ ᱠᱚᱣᱟ ᱠᱚ ᱟᱨ ᱟᱹᱰᱤ ᱱᱟᱯᱟᱭ ᱟᱵᱚᱣᱟᱜ ᱥᱟᱢᱟᱡᱤᱠ ᱜᱟᱞᱢᱟᱨᱟᱣ ᱢᱤᱫᱴᱟᱝ ᱦᱩᱭᱩᱜ ᱠᱟᱱᱟ ᱮᱱᱠᱷᱟᱱ ᱱᱩᱠᱤᱱ ᱢᱟᱹᱡᱷᱤ ᱵᱟᱵᱟ ᱴᱷᱮᱱ ᱠᱷᱚᱱ ᱢᱤᱫ ᱵᱟᱨ ᱠᱟᱛᱷᱟ ᱵᱚᱱ ᱠᱩᱞᱤ ᱠᱤᱱᱟ ᱱᱩᱠᱤᱱ ᱫᱚ ᱦᱟᱸᱜ ᱯᱩᱠᱷᱩᱨᱤᱭᱟᱹ ᱨᱮᱱ ᱢᱟᱹᱡᱷᱤ ᱵᱟᱵᱟ ᱠᱟᱱᱟ ᱠᱤᱱ ᱟᱪᱪᱷᱟ ᱢᱟᱹᱡᱷᱤ ᱵᱟᱵᱟ ᱡᱚᱦᱟᱨ ᱜᱮ ᱡᱚᱦᱟᱨ ᱜᱮ ᱦᱮᱸ ᱢᱟᱥᱮ ᱮᱱᱠᱷᱟᱱ ᱪᱮᱫ ᱫᱩᱯᱩᱲᱩᱵ ᱵᱤᱱ ᱫᱚᱦᱚ ᱟᱠᱟᱫᱼᱟ ᱠᱟᱹᱴᱤᱡ ᱞᱟᱹᱭ ᱟᱸᱡᱚᱢ ᱟᱠᱚ ᱛᱟᱵᱚᱱ ᱵᱤᱱ ᱟᱹᱞᱤᱧ ᱫᱚ ᱱᱚᱣᱟ ᱟᱹᱛᱩ ᱨᱤᱱᱤᱡ ᱢᱤᱫ ᱢᱟᱹᱡᱷᱤ ᱦᱚᱯᱚᱱ ᱠᱟᱱᱟᱞᱤᱧ ᱟᱨ ᱧᱩᱛᱩᱢ ᱛᱟᱹᱞᱤᱧ ᱫᱚ ᱢᱚᱫᱷᱩ ᱢᱟᱱᱰᱤ ᱛᱚᱵᱮ ᱛᱮᱦᱮᱧᱟᱜ ᱱᱚᱣᱟ ᱫᱩᱯᱲᱩᱵ ᱫᱚ ᱢᱤᱫ ᱟᱞᱮᱭᱟᱜ ᱟᱹᱛᱩ ᱨᱮ ᱱᱚᱣᱟ ᱟᱹᱛᱩ ᱨᱮ ᱟᱹᱛᱩ ᱢᱟᱹᱡᱷᱤ ᱥᱟᱞᱟᱜ ᱮᱴᱠᱮᱴᱚᱬᱮ ᱤᱫᱤ ᱠᱟᱛᱮ ᱥᱮ ᱱᱚᱰᱮᱱᱟᱜ ᱵᱤᱠᱟᱥ ᱠᱟᱹᱢᱤ ᱠᱚ ᱵᱟᱭ ᱠᱟᱹᱢᱤᱭᱮᱫ ᱛᱮ ᱟᱨ ᱟᱞᱮ ᱟᱹᱰᱤ ᱡᱳᱨ ᱚᱥᱟᱱᱛᱤ ᱨᱮ ᱢᱮᱱᱟᱜ ᱞᱮᱭᱟ ᱡᱟᱦᱟᱱᱟᱜ ᱠᱟᱹᱢᱤ ᱜᱮ ᱵᱟᱭ ᱠᱟᱹᱢᱤᱭᱮᱫ ᱛᱟᱞᱮᱭᱟ ᱟᱨ ᱥᱩᱨ ᱦᱚᱸ ᱵᱟᱭ ᱥᱩᱨᱩᱜ ᱠᱟᱱᱟ ᱚᱱᱟ ᱤᱫᱤ ᱠᱟᱛᱮ ᱟᱞᱮ ᱛᱮᱦᱮᱧ ᱱᱟᱣᱟ ᱢᱟᱺᱡᱷᱤ ᱞᱮ ᱪᱚᱭᱚᱱ ᱟᱠᱟᱫᱮᱭᱟ ᱩᱱᱤ ᱤᱫᱤ ᱠᱟᱛᱮ ᱜᱮ ᱟᱞᱮ ᱥᱟᱱᱟᱢ ᱠᱟᱹᱢᱤ ᱞᱮ ᱠᱟᱹᱢᱤᱭᱮᱜᱼᱟ ᱵᱤᱦᱟᱹ ᱵᱟᱯᱞᱟ ᱢᱚᱨᱱᱟ ᱜᱩᱨᱱᱟ ᱡᱟᱹᱨᱩᱲ ᱯᱷᱤᱨᱩᱛ ᱪᱷᱟᱹᱴᱭᱟᱹᱨ ᱱᱚᱣᱟ ᱠᱚ ᱩᱱᱤ ᱴᱷᱮᱱ ᱜᱮᱞᱮ ᱨᱟᱜ ᱦᱟᱢᱚᱨᱮᱜᱼᱟ ᱦᱚᱸ ᱟᱨ ᱩᱱᱤ ᱜᱮ ᱟᱞᱮ ᱠᱟᱹᱢᱤ ᱫᱚᱭ ᱦᱟᱹᱴᱤᱧ ᱟᱞᱮ ᱠᱟᱱᱟ ᱦᱳᱭ ᱟᱨ ᱚᱱᱠᱟ ᱠᱟᱛᱮ ᱜᱮ ᱥᱟᱶᱛᱟ ᱨᱮᱱᱟᱜ ᱠᱟᱹᱢᱤ ᱞᱮ ᱪᱤᱠᱟᱹᱲᱮᱜᱼᱟ ᱦᱳᱭ ᱛᱚᱵᱮ ᱛᱮᱦᱮᱧ ᱟᱨᱚ ᱢᱤᱫᱴᱟᱝ ᱟᱞᱮ ᱟᱛᱳ ᱨᱮ ᱡᱟᱦᱮᱨ ᱜᱟᱲ ᱦᱮᱡ ᱮᱱᱟ ᱚᱱᱟ ᱡᱟᱦᱮᱨ ᱜᱟᱲ ᱨᱮ ᱫᱩᱯᱲᱩᱵ ᱫᱚᱦᱚ ᱠᱟᱛᱮ ᱥᱮ ᱚᱫᱽᱫᱚᱪᱚᱛᱟ ᱠᱚᱞᱮ ᱪᱩᱱᱟᱹᱣ ᱠᱮᱫ ᱠᱚᱣᱟ ᱟᱨ ᱚᱫᱽᱫᱚᱪᱚᱛᱟ ᱦᱚᱸ ᱢᱟᱺᱡᱷᱤ ᱜᱮᱞᱮ ᱫᱚᱦᱚ ᱠᱮᱫᱮᱭᱟ ᱚᱱᱟᱨᱮ ᱡᱚᱛᱚ ᱴᱷᱟᱹᱣᱠᱟᱹᱭᱮᱱᱟ ᱨᱮᱜᱩᱞᱮᱥᱚᱱ ᱠᱚ ᱚᱞ ᱠᱟᱛᱮ ᱟᱨ ᱚᱱᱟ ᱯᱚᱨᱮ ᱠᱷᱟᱱ ᱜᱮ ᱡᱚᱠᱷᱚᱱ ᱟᱞᱮ ᱵᱚᱞᱚᱠ ᱠᱚ ᱦᱚᱦᱚᱣᱟᱫ ᱞᱮᱭᱟ ᱮᱜᱽᱨᱤᱢᱮᱱᱴ ᱠᱟᱛᱮ ᱦᱚᱸ ᱟᱨ ᱯᱟᱥᱵᱩᱠ ᱦᱚᱸᱞᱮ ᱠᱷᱩᱞᱟᱹᱣ ᱠᱮᱫᱼᱟ ᱯᱟᱥᱵᱩᱠ ᱠᱷᱩᱞᱟᱹᱣ ᱯᱚᱨᱮ ᱡᱚᱠᱷᱚᱱ ᱢᱟᱹᱡᱷᱤ ᱞᱮ ᱢᱮᱛᱟᱭ ᱠᱟᱱᱟ ᱪᱚᱞᱚ ᱵᱚᱱ ᱛᱟᱦᱚᱞᱮ ᱟᱵᱚ ᱵᱞᱚᱠ ᱵᱚᱱ ᱪᱟᱞᱟᱜᱼᱟ ᱟᱨ ᱠᱟᱹᱢᱤ ᱵᱚᱱ ᱥᱴᱟᱴᱟ ᱟᱪᱪᱷᱟ ᱠᱟᱹᱢᱤ ᱥᱴᱟᱴ ᱦᱚᱸ ᱠᱮᱫᱼᱟᱭ ᱟᱨ ᱵᱳᱭᱴᱷᱚᱠ ᱚᱱᱟ ᱦᱚᱸ ᱠᱮᱫᱼᱟᱭ ᱢᱮᱱᱠᱷᱟᱱ ᱵᱳᱭᱴᱷᱚᱠ ᱦᱚᱸ ᱵᱟᱭ ᱫᱚᱦᱚ ᱞᱮᱫᱼᱟ ᱟᱨ ᱥᱤᱞᱟᱞᱮᱥ ᱞᱟᱹᱜᱤᱫ ᱟᱞᱮᱭᱤᱡ ᱵᱤᱫᱷᱟᱭᱚᱠ ᱥᱩᱢᱤᱨ ᱢᱟᱦᱟᱱᱛᱤ ᱩᱱᱤ ᱦᱚᱸ ᱦᱤᱡᱩᱜ ᱠᱟᱱ ᱛᱟᱦᱮᱱᱟᱭ ᱦᱮᱡ ᱞᱮᱱᱟᱭ ᱟᱞᱮ ᱮᱠ ᱠᱤᱞᱳᱢᱤᱴᱟᱨ ᱫᱩᱨ ᱨᱮ ᱵᱩᱨᱩᱡᱽᱵᱩᱱᱤ ᱟᱹᱛᱩ ᱨᱮ ᱚᱸᱰᱮ ᱫᱚᱭ ᱥᱤᱞᱟᱱᱟᱥ ᱠᱮᱜᱼᱟ ᱟᱞᱮ ᱯᱩᱠᱩᱨᱤᱭᱟᱹ ᱟᱹᱛᱩ ᱨᱮᱱᱟᱜ ᱡᱟᱦᱮᱨ ᱜᱟᱲ ᱫᱚ ᱵᱟᱭ ᱥᱤᱞᱟᱱᱟᱥ ᱞᱮᱜᱼᱟ ᱤᱱᱟᱹ ᱦᱤᱞᱳᱜ ᱠᱷᱟᱱ ᱜᱮ ᱵᱟᱹᱭ ᱵᱟᱹᱭ ᱛᱮ ᱢᱟᱺᱡᱷᱤ ᱫᱚ ᱦᱚᱨ ᱫᱚᱭ ᱯᱷᱟᱨᱟᱠ ᱤᱫᱤ ᱠᱮᱜᱼᱟ ᱟᱪᱪᱷᱟ ᱟᱪᱪᱷᱟ ᱚᱱᱠᱟ ᱠᱷᱟᱹᱛᱤᱨ ᱛᱮ ᱟᱞᱮᱭᱟᱜ ᱮᱴᱠᱮᱴᱚᱬᱮ ᱫᱚ ᱟᱹᱰᱤ ᱡᱳᱨ ᱜᱮ ᱞᱟᱦᱟ ᱥᱮᱫ ᱪᱟᱞᱟᱣ ᱤᱫᱤᱭᱮᱱᱟ ᱞᱟᱦᱟ ᱥᱮᱫ ᱪᱟᱞᱟᱣ ᱤᱫᱤᱭᱮᱱᱟ ᱛᱮᱦᱮᱧ ᱵᱟᱨ ᱥᱮᱨᱢᱟ ᱦᱩᱭᱩᱜ ᱠᱟᱱᱟ ᱟᱞᱮ ᱫᱚ ᱵᱷᱮᱜᱟᱨ ᱢᱟᱺᱡᱷᱤ ᱛᱮᱞᱮ ᱠᱟᱹᱢᱤᱭᱮᱜᱼᱟ ᱢᱮᱱᱠᱷᱟᱱ ᱡᱟᱦᱟᱸ ᱛᱤᱱᱟᱹᱜ ᱜᱮ ᱥᱚᱨᱠᱟᱨ ᱯᱟᱦᱴᱟ ᱠᱷᱚᱱᱟᱜ ᱟᱞᱮᱭᱟᱜ ᱵᱤᱠᱟᱥ ᱠᱟᱹᱢᱤ ᱚᱱᱟ ᱠᱚᱫᱚ ᱱᱚᱰᱮ ᱫᱚ ᱜᱨᱟᱢ ᱥᱚᱵᱷᱟ ᱜᱮ ᱵᱟᱝ ᱦᱩᱭᱩᱜ ᱠᱟᱱᱟ ᱚᱵᱚᱥᱥᱚ ᱦᱤᱡᱩᱜ ᱠᱟᱱᱟ ᱢᱮᱱᱠᱷᱟᱱ ᱜᱨᱟᱢ ᱥᱚᱵᱷᱟ ᱵᱟᱝ ᱦᱩᱭᱩᱜ ᱠᱟᱱᱟ ᱱᱚᱝᱠᱟ ᱜᱮ ᱠᱤᱪᱷᱩ ᱫᱤᱱ ᱫᱚ ᱢᱟᱲᱟᱝ ᱮᱠᱞᱟ ᱮᱠᱞᱟ ᱛᱮ ᱜᱨᱟᱢ ᱥᱚᱵᱷᱟ ᱠᱟᱛᱮ ᱟᱹᱰᱤ ᱜᱟᱱᱮ ᱠᱟᱹᱢᱤ ᱟᱠᱟᱫᱼᱟ ᱮᱱ ᱨᱮᱦᱚᱸ ᱟᱛᱳ ᱦᱚᱲ ᱫᱚ ᱪᱮᱫ ᱦᱚᱸ ᱵᱟᱞᱮ ᱢᱮᱛᱟ ᱟᱠᱟᱫᱮ ᱛᱟᱦᱮᱱᱟ ᱡᱚᱛᱚ ᱜᱮ ᱡᱟᱦᱟᱸ ᱞᱮᱠᱟ ᱠᱟᱛᱮ ᱠᱟᱹᱢᱤ ᱠᱟᱱᱟ ᱠᱟᱹᱢᱤ ᱦᱚᱪᱚᱱᱤᱡᱼᱮ ᱢᱮᱱᱠᱷᱟᱱ ᱱᱤᱛᱚᱜ ᱫᱚ ᱟᱫᱚ ᱵᱟᱝ ᱞᱮ ᱟᱴᱠᱟᱣ ᱫᱟᱲᱮᱭᱟᱜ ᱠᱟᱱᱟ ᱟᱨ ᱚᱱᱛᱚᱨ ᱡᱤᱣᱤ ᱨᱮᱦᱚᱸ ᱵᱟᱝ ᱥᱟᱦᱚᱵ ᱠᱟᱱ ᱞᱮᱠᱟᱭ ᱠᱟᱹᱢᱤᱭᱮᱫ ᱛᱮ ᱟᱫᱚ ᱚᱱᱟ ᱛᱮᱜᱮ ᱫᱮᱥ ᱢᱟᱹᱡᱷᱤ ᱠᱚ ᱟᱨ ᱯᱟᱨᱜᱟᱱᱟ ᱠᱚ ᱡᱚᱛᱚ ᱜᱮᱞᱮ ᱦᱚᱦᱚ ᱟᱠᱟᱫ ᱠᱚᱣᱟ ᱱᱩᱠᱩ ᱠᱚ ᱴᱷᱮᱱ ᱵᱤᱪᱟᱹᱨ ᱥᱚᱦᱚᱢᱚᱛ ᱛᱮᱦᱮᱧ ᱪᱮᱫ ᱠᱚ ᱮᱢᱮᱜᱼᱟ ᱱᱚᱣᱟ ᱨᱮᱫᱚ ᱦᱟᱸᱜ ᱟᱫᱚ ᱥᱚᱦᱚᱢᱚᱛ ᱮᱢ ᱟᱠᱟᱱᱟ ᱱᱤᱛᱚᱜ ᱡᱟᱦᱟᱸᱭ ᱟᱞᱮ ᱡᱮ ᱢᱟᱹᱡᱷᱤ ᱦᱟᱸᱜ ᱞᱮ ᱟᱛᱳ ᱛᱮᱞᱮ ᱦᱚᱲ ᱛᱮᱞᱮ ᱪᱚᱭᱮᱱ ᱟᱠᱟᱫᱟ ᱥᱮᱞᱮ ᱯᱚᱨᱚᱢᱯᱚᱨᱟ ᱟᱠᱚᱭᱤᱡ ᱜᱮ ᱛᱚᱵᱮ ᱩᱱᱤ ᱜᱮ ᱦᱟᱸᱜ ᱟᱫᱚ ᱱᱤᱛᱚᱜ ᱫᱚ ᱦᱟᱸᱜ ᱞᱮ ᱵᱮᱱᱟᱣ ᱠᱮᱫᱮᱭᱟ ᱢᱮᱱᱛᱮ ᱡᱚᱛᱚ ᱢᱟᱹᱡᱷᱤ ᱯᱟᱨᱜᱟᱱᱟ ᱠᱚ ᱥᱟᱭ ᱠᱮᱜᱼᱟ ᱦᱳᱭ ᱟᱨ ᱟᱵᱚ ᱢᱟ ᱢᱟᱹᱡᱷᱤ ᱵᱟᱵᱟ ᱟᱵᱚᱣᱟᱜ ᱥᱟᱶᱛᱟ ᱨᱮ ᱡᱟᱦᱟᱸ ᱛᱤᱱᱟᱹᱜ ᱥᱚᱢᱟᱡᱽ ᱨᱮ ᱱᱟᱭᱠᱮ ᱠᱚ ᱦᱩᱭᱮᱱ ᱛᱟᱵᱚᱱᱟ ᱱᱟᱭᱠᱮ ᱫᱚ ᱱᱟᱭᱠᱮᱭᱟᱜ ᱩᱢᱩᱞ ᱨᱮᱵᱚ ᱛᱟᱦᱮᱱᱟ ᱟᱨ ᱢᱟᱹᱡᱷᱤ ᱵᱟᱵᱟ ᱠᱚᱫᱚ ᱟᱹᱭᱩᱨ ᱵᱚᱱᱟ ᱠᱚ ᱟᱹᱭᱩᱨᱤᱭᱟᱹ ᱠᱚ ᱠᱟᱱᱟ ᱠᱚ ᱟᱨ ᱩᱱᱠᱩ ᱠᱚ ᱵᱟᱝ ᱛᱩᱞᱩᱡ ᱡᱚᱠᱷᱚᱱ ᱱᱩᱱᱟᱹᱜ ᱮᱴᱠᱮᱴᱚᱬᱮ ᱠᱟᱛᱷᱟ ᱵᱮᱱ ᱨᱚᱲ ᱠᱮᱜᱼᱟ ᱱᱚᱣᱟ ᱥᱟᱹᱨᱤ ᱩᱛᱟᱹᱨ ᱱᱚᱣᱟ ᱠᱚᱫᱚ ᱟᱵᱚᱣᱟᱜ ᱥᱟᱶᱛᱟ ᱨᱮᱫᱚ ᱠᱟᱹᱴᱤᱡ ᱵᱟᱭ ᱥᱚᱵᱷᱟᱜᱼᱟ ᱟᱫᱚ ᱚᱱᱟ ᱤᱫᱤ ᱠᱟᱛᱮᱫ ᱱᱤᱛᱚᱜ ᱡᱟᱦᱟᱸ ᱛᱤᱱᱟᱹᱜ ᱡᱟᱦᱟᱸ ᱯᱮ ᱠᱟᱹᱢᱤ ᱠᱮᱫ ᱛᱟᱵᱚᱱᱟ ᱟᱹᱰᱤ ᱟᱹᱰᱤ ᱱᱟᱯᱟᱭ ᱟᱹᱰᱤ ᱵᱮᱥ ᱯᱮ ᱠᱟᱹᱢᱤ ᱠᱮᱫ ᱛᱟᱵᱚᱱᱟ ᱟᱹᱰᱤ ᱟᱹᱰᱤ ᱥᱟᱨᱦᱟᱣ ᱢᱟ ᱮᱱᱠᱷᱟᱱ ᱡᱚᱦᱟᱨ ᱜᱮ ᱢᱟᱺᱡᱷᱤ ᱡᱚᱦᱟᱨ ᱡᱚᱦᱟᱨ ᱟᱪᱪᱷᱟ ᱫᱮᱞᱟ ᱛᱤᱱᱟᱹᱜ ᱦᱚᱲ ᱠᱚ ᱡᱟᱣᱨᱟ ᱟᱠᱟᱱᱟ ᱩᱱᱠᱩᱧ ᱫᱮᱠᱷᱟᱣ ᱟᱯᱮ ᱠᱟᱱ ᱛᱟᱵᱚᱱᱟ ᱱᱚᱝᱠᱟ ᱟᱭᱳ ᱦᱚᱲ ᱠᱚᱦᱚᱸ ᱛᱟᱠᱚ ᱦᱚᱸᱠᱚ ᱦᱮᱡ ᱟᱠᱟᱱᱟ ᱟᱯᱮ ᱟᱯᱮ ᱥᱟᱺᱜᱤᱧ ᱞᱮᱯᱮ ᱟᱞᱚᱯᱮ ᱪᱟᱞᱟᱜᱼᱟ ᱟᱯᱮ ᱟᱞᱚᱯᱮ ᱪᱟᱞᱟᱜᱼᱟ ᱱᱚᱜᱼᱚᱭ ᱱᱩᱠᱩ ᱠᱚ ᱧᱮᱞ ᱠᱚᱛᱟ ᱵᱚᱱ ᱯᱮ ᱟᱭᱳ ᱦᱚᱲ ᱮᱱᱛᱮ ᱱᱚᱰᱮ ᱠᱚ ᱦᱮᱡ ᱟᱠᱟᱱᱟ ᱦᱮᱞᱳ ᱱᱚᱣᱟ ᱜᱟᱞᱯᱟᱞ ᱢᱟᱱᱟᱣ ᱟᱸᱡᱚᱢ ᱥᱟᱸᱜᱮ ᱞᱮᱠᱟᱛᱮ ᱡᱟᱦᱟᱸ ᱛᱤᱱᱟᱹᱜ ᱵᱚᱭᱦᱟ ᱠᱚ ᱟᱨ ᱢᱟᱹᱡᱷᱤ ᱠᱚ ᱥᱟᱶᱛᱮ ᱯᱟᱨᱜᱟᱱᱟ